ᱦᱚᱭᱜᱚᱲᱚᱢ ᱞᱟᱦᱟ ᱨᱮᱞᱮ ᱫᱚᱦᱚᱢ ᱠᱟᱱᱟ ᱜᱟᱱ ᱫᱟᱲᱮᱭᱟᱜ ᱜᱟᱱ ᱨᱮᱵᱮᱱ ᱢᱮ ᱟᱨ ᱵᱟᱠᱷᱟᱱ ᱟᱹᱞᱤᱧᱟᱜ ᱯᱟᱭᱱᱟ ᱦᱚᱸ ᱢᱟᱛᱟᱝ ᱛᱟᱹᱞᱤᱧ ᱮᱲᱮ ᱮᱯᱲᱮ ᱠᱟᱛᱷᱟ ᱠᱚᱫᱚ ᱢᱚᱴᱷᱮ ᱵᱟᱹᱧ ᱠᱩᱥᱤᱭᱟᱜᱼᱟ ᱡᱩᱫᱤ ᱡᱟᱦᱟᱸ ᱞᱮᱠᱟᱢ ᱮᱲᱮ ᱮᱢᱟ ᱞᱤᱧᱟ ᱢᱮᱱᱠᱷᱟᱱ ᱵᱟᱝ ᱚᱲᱟᱜ ᱵᱷᱤᱛᱤᱨ ᱠᱷᱚᱱᱟᱜ ᱦᱟᱰᱜᱟᱨ ᱞᱮᱠᱟᱞᱤᱧ ᱟᱹᱛᱠᱤᱨ ᱚᱰᱚᱠ ᱢᱮᱭᱟ ᱩᱞ ᱦᱚᱯᱚᱱ ᱠᱟᱹᱱᱟᱹᱧ ᱪᱚᱪᱚ ᱵᱟᱹᱧ ᱵᱟᱰᱟᱭᱟ ᱵᱟᱪᱷᱟᱣ ᱠᱚᱫᱚ ᱢᱚᱴᱷᱮ ᱵᱟᱹᱧ ᱵᱟᱰᱟᱭᱟ ᱤᱧ ᱦᱚᱸ ᱜᱚᱲᱚᱢ ᱠᱟᱴᱟ ᱜᱮᱥᱮ ᱞᱚᱠᱲᱮ ᱛᱤᱧᱟ

ᱟᱹᱰᱤ ᱛᱮᱫ ᱜᱮ ᱯᱮ ᱨᱟᱠᱷᱟ ᱜᱮᱭᱟ ᱦᱩᱭᱮ ᱧᱮᱞᱛᱮ ᱜᱤᱫᱤ ᱞᱮᱠᱟ ᱠᱷᱟᱹᱞᱤ ᱯᱮ ᱵᱮᱞᱮ ᱵᱮᱞᱮ ᱵᱟᱲᱟᱭᱟ ᱟᱨ ᱟᱯᱮ ᱠᱩᱲᱤ ᱦᱚᱯᱚᱱ ᱫᱚ ᱟᱹᱰᱤ ᱛᱮᱫ ᱯᱮ ᱯᱤᱴᱩᱠ ᱜᱮᱭᱟ ᱜᱤᱫᱤ ᱢᱮᱞᱮ ᱢᱮᱞᱮ ᱠᱟᱱ ᱧᱮᱞᱛᱮ ᱟᱸᱥ ᱵᱟᱯᱮ ᱥᱟᱢᱵᱲᱟᱣ ᱫᱟᱲᱮᱭᱟᱜ ᱛᱮ ᱵᱤᱡᱚᱲ ᱠᱚᱭᱮᱞ ᱞᱮᱠᱟ ᱯᱮ ᱦᱟᱞᱮ ᱰᱟᱞᱮᱜᱼᱟ ᱦᱮᱸᱥᱮ

ᱚᱠᱟ ᱞᱮᱠᱟ ᱪᱚᱝ ᱯᱷᱟᱫᱟ ᱯᱷᱟᱫᱟ ᱱᱤᱥᱚᱱ ᱜᱮ ᱵᱩᱡᱷᱟᱹᱜ ᱠᱟᱱᱟ ᱪᱤᱠᱟᱹᱛᱮ ᱪᱤᱠᱟᱹᱛᱮ ᱢᱟᱱᱮ ᱚᱱᱮ ᱦᱚᱱ ᱦᱚᱯᱚᱱ ᱮᱨᱟ ᱩᱨᱩ ᱠᱚ ᱵᱟᱹᱱᱩᱜ ᱠᱚ ᱠᱷᱟᱹᱛᱤᱨ ᱵᱟᱹᱱᱩᱜ ᱠᱚ ᱠᱷᱟᱱ ᱚᱠᱟᱨᱮ ᱟᱫᱚᱢ ᱧᱟᱢ ᱠᱚᱣᱟ ᱧᱟᱢᱚᱜ ᱟᱠᱚ ᱫᱟᱫᱟ ᱧᱟᱢᱚᱜ ᱟᱠᱚ ᱴᱟᱠᱟ ᱢᱟᱭᱮᱨ ᱞᱮᱠᱷᱟᱱ ᱚᱠᱟ ᱞᱮᱠᱟᱱᱤᱡ ᱜᱮ ᱦᱚᱢ ᱧᱮᱞᱮ ᱟᱢ ᱫᱚ ᱠᱷᱟᱹᱞᱤ ᱢᱤᱫ ᱫᱷᱟᱣ ᱚᱰᱟᱨ ᱛᱮ ᱚᱰᱟᱨ ᱜᱮᱞᱟᱭ ᱢᱮᱥᱮ ᱛᱤᱱᱟᱹᱜ ᱮᱢ ᱪᱤᱠᱟᱹ ᱠᱚᱣᱟ ᱵᱚᱠᱚᱧ ᱟᱫᱚ ᱵᱟᱵᱟ ᱪᱟᱸᱫᱚ ᱵᱟᱵᱟ ᱡᱚᱠᱷᱚᱱᱮ ᱜᱤᱰᱤ ᱵᱟᱝ ᱮᱱᱟ ᱡᱷᱚᱛᱚ ᱨᱮᱡ ᱤᱫᱤ ᱠᱤᱫᱤᱧᱟ ᱟᱫᱚ ᱮᱠᱞᱟ ᱡᱤᱭᱚᱱ ᱫᱚ ᱮᱠᱞᱟ ᱛᱮᱜᱤᱧ ᱠᱷᱟᱸᱰᱟ ᱯᱟᱨᱚᱢᱟ ᱚᱱᱟ ᱢᱟ ᱦᱚᱭ ᱜᱮ ᱱᱩᱱᱟᱹ ᱢᱟᱨᱟᱝ ᱚᱲᱟᱜ ᱯᱟᱹᱴᱤ ᱯᱟᱹᱴᱤ ᱥᱚᱢᱯᱚᱛᱤ ᱱᱚᱣᱟ ᱠᱚᱫᱚ ᱚᱠᱚᱭ ᱞᱟᱹᱜᱤᱫ ᱟᱢ ᱛᱟᱦᱮᱱ ᱵᱩᱨ ᱜᱮᱥᱮ ᱟᱨ ᱟᱢ ᱵᱟᱝ ᱦᱤᱞᱳᱜ ᱫᱚ ᱚᱠᱚᱭ ᱵᱚᱜᱟᱭ ᱚᱱᱟᱛᱮ ᱤᱧ ᱫᱩᱧ ᱢᱮᱱᱮᱫ ᱛᱟᱦᱮᱸᱫ ᱪᱩᱴᱠᱤ ᱟᱹᱜᱩ ᱫᱚ ᱟᱢᱟᱜ ᱫᱚ ᱪᱮᱫ ᱵᱚᱭᱚᱥ ᱪᱟᱞᱟᱣ ᱟᱠᱟᱱ ᱛᱮ ᱮᱱ ᱜᱟᱱ ᱞᱮᱠᱷᱟᱱ ᱵᱷᱳᱨ ᱡᱩᱣᱟᱹᱱ ᱚᱠᱛᱚ ᱨᱮᱜᱮᱢ ᱨᱟᱺᱰᱤ ᱜᱤᱰᱤ ᱟᱠᱟᱱᱟ ᱵᱚᱠᱚᱧ ᱱᱚᱣᱟ ᱯᱟᱲᱟ ᱢᱚᱞᱚ ᱨᱮ ᱡᱷᱚᱛᱚ ᱜᱤᱧ ᱧᱟᱢ ᱞᱮᱜᱼᱟ ᱯᱩᱭᱞᱩ ᱨᱮᱜᱮ ᱵᱷᱟᱹᱨᱭᱟᱹ ᱫᱚ ᱠᱟᱛᱮ ᱠᱚᱲᱟ ᱜᱤᱫᱽᱨᱟᱹᱭ ᱚᱢᱚᱱ ᱞᱮᱱᱟ ᱢᱮᱱᱠᱷᱟᱱ ᱵᱟᱵᱟ ᱦᱚᱦᱚᱧ ᱞᱟᱦᱟ ᱨᱮᱜᱮ ᱪᱟᱸᱫᱚ ᱵᱚᱸᱜᱟᱭ

ᱢᱚᱞᱚᱱᱮᱢ ᱛᱟᱯᱤᱞ ᱯᱚᱨᱚᱠᱚᱛ ᱨᱮᱦᱚᱸ ᱢᱟᱭᱟᱢ ᱞᱤᱜᱤ ᱪᱷᱟᱰᱟ ᱪᱮᱫ ᱦᱚᱸ ᱵᱟᱝ ᱡᱩᱴᱟ ᱚᱱᱮ ᱛᱚ ᱦᱚᱲ ᱪᱟᱸᱫᱚ ᱪᱮᱛᱟᱱ ᱨᱮ ᱚᱲᱟᱜ ᱫᱩᱣᱟᱹᱨ ᱠᱟᱛᱮ ᱵᱟᱥ ᱞᱟᱹᱜᱤᱫ ᱠᱚ ᱠᱩᱨᱩᱢᱩᱴᱩᱭᱮᱫ ᱠᱷᱟᱱ ᱟᱵᱚ ᱫᱚ ᱧᱤᱫᱟᱹ ᱪᱟᱸᱫᱚ ᱵᱚᱸᱜᱟ ᱢᱮᱱᱛᱮ ᱵᱚᱱ ᱡᱚᱦᱟᱨᱟᱭ ᱠᱟᱱᱟ ᱛᱤᱱᱟᱹᱜ ᱵᱚᱱ ᱠᱚᱠᱞᱚᱜᱼᱟ ᱢᱟᱥᱮ ᱱᱚᱣᱟ ᱯᱟᱲᱟ ᱢᱚᱞᱚᱝ ᱫᱚ ᱟᱯᱱᱟᱨ ᱛᱮᱜᱮ ᱛᱟᱵᱚᱣᱟᱜ ᱪᱤᱠᱟᱹᱲ ᱫᱚ ᱦᱩᱭᱩᱜᱼᱟ ᱫᱟᱫᱟ ᱢᱤᱫᱴᱟᱝ ᱵᱟᱹᱦᱩᱭ ᱜᱚᱡ ᱮᱱ ᱛᱟᱢᱟ ᱢᱮᱱᱛᱮ ᱟᱨ ᱢᱤᱫᱴᱮᱱ ᱦᱩᱭ ᱜᱩᱡᱩᱜ ᱛᱟᱢᱟ ᱥᱮ ᱪᱮᱫᱟᱜ ᱫᱩᱱᱤᱭᱟᱹ ᱨᱮ ᱛᱤᱱᱟᱹᱜ ᱦᱚᱲ ᱠᱚ ᱨᱟᱺᱰᱤᱜ ᱠᱟᱱᱟ ᱩᱱᱠᱩ ᱫᱚ ᱵᱟᱠᱚ ᱵᱟᱯᱞᱟᱜ ᱠᱟᱱᱛᱮ ᱵᱚᱠᱚᱨ ᱱᱤᱛᱚᱜ ᱫᱚᱧ ᱵᱚᱞᱚ ᱥᱟᱠᱟ ᱜᱮᱭᱟ ᱱᱟᱛᱤ ᱯᱩᱛᱤ ᱠᱚ ᱦᱩᱭᱮᱱᱟ ᱢᱟᱲᱟᱝ ᱫᱚ ᱟᱹᱰᱤᱜᱟᱱ ᱜᱤᱫᱽᱨᱟᱹ ᱯᱤᱫᱽᱨᱟᱹ ᱨᱮᱱᱟᱜ ᱟᱥ ᱛᱟᱦᱮᱸ ᱠᱟᱱ ᱛᱤᱧᱟ ᱚᱱᱟ ᱟᱥ ᱡᱚᱠᱷᱚᱱ ᱟᱥ ᱨᱮᱜᱮ ᱛᱟᱦᱮᱸᱱᱟ ᱟᱫᱚ ᱛᱤᱥ ᱠᱚ ᱵᱟᱹᱧ ᱟᱥᱚᱜᱼᱟ ᱱᱩᱠᱩ ᱯᱩᱛᱷᱤ ᱠᱟᱹᱨᱢᱤ ᱠᱚ ᱱᱤᱭᱟᱹ ᱜᱤᱧ ᱛᱟᱦᱮᱱᱟ ᱱᱩᱠᱩ ᱜᱮᱛᱤᱧ ᱦᱚᱯᱚᱱ ᱱᱩᱠᱩ ᱜᱮᱛᱤᱧ ᱦᱚᱯᱚᱱ ᱮᱨᱟ ᱧᱮᱞ ᱢᱮ ᱫᱟᱫᱟ ᱱᱚᱣᱟ ᱟᱹᱛᱩ ᱨᱮ ᱟᱯᱮ ᱠᱚᱜᱮ ᱯᱮ ᱢᱟᱹᱡᱷᱤ ᱦᱟᱲᱟᱢ ᱟᱠᱟᱫᱤᱧ ᱛᱮ ᱠᱚᱲᱟᱢ ᱠᱚ ᱫᱟᱹᱨᱭᱟᱹ ᱧᱚᱜ ᱤᱧ ᱵᱩᱡᱷᱟᱹᱣ ᱢᱮᱱᱠᱷᱟᱱ ᱟᱢ ᱢᱟ ᱤᱧ ᱠᱷᱚᱱᱟᱜ ᱵᱚᱭᱚᱥ ᱛᱮ ᱵᱟᱢ ᱢᱟᱨᱟᱝ ᱜᱮᱭᱟ ᱵᱩᱫᱷᱤ ᱫᱤᱥᱟᱹ ᱟᱹᱠᱤᱞ ᱜᱮᱭᱟᱱ ᱛᱮᱦᱚᱸᱢ ᱥᱚᱨᱮᱥ ᱜᱮᱭᱟ ᱛᱚᱵᱮ ᱤᱧᱟᱹᱜ ᱢᱮᱱ ᱫᱚ ᱫᱟᱫᱟ ᱪᱷᱩᱴᱤ ᱟᱹᱜᱩ ᱜᱮ ᱪᱮᱫ ᱱᱟᱯᱟᱭᱚᱜᱼᱟ ᱜᱩᱛᱤ ᱠᱟᱹᱢᱤ ᱵᱚᱨᱥᱟ ᱨᱮ ᱵᱟᱝ ᱛᱟᱦᱮᱸ ᱠᱟᱛᱮ ᱟᱯᱱᱟᱨ ᱢᱟᱹᱭᱡᱚ ᱞᱮᱠᱟ ᱜᱩᱛᱤ ᱠᱟᱹᱢᱤ ᱫᱚ ᱥᱮᱵᱟ ᱢᱮᱛᱮ ᱦᱟᱹᱫ ᱠᱚ ᱡᱟᱦᱟᱸ ᱜᱚᱫ ᱠᱤᱫᱤᱧ ᱜᱮ ᱪᱟᱸᱫᱚ ᱵᱚᱸᱜᱟᱭ ᱵᱤᱪᱟᱹᱨᱟ ᱜᱩᱡᱩᱜ ᱵᱮᱲᱟ ᱨᱮ ᱛᱟᱨᱟ ᱥᱚᱢᱯᱚᱛᱤ ᱫᱚ ᱜᱚᱲᱚᱢᱤᱧ ᱛᱮᱠᱚ ᱟᱨ ᱛᱟᱨᱟ ᱥᱚᱢᱯᱚᱛᱤ ᱫᱚ ᱜᱩᱛᱤ ᱠᱟᱹᱲᱢᱤ ᱠᱚ ᱡᱟᱦᱟᱸ ᱤᱧ ᱠᱚ ᱡᱚᱛᱚᱱ ᱦᱚᱨᱚ ᱜᱚᱡᱮᱧᱟ ᱱᱟᱢᱟ ᱫᱟᱫᱟ ᱦᱳᱭ ᱜᱮ ᱚᱱᱟ ᱫᱚ ᱟᱢᱟᱜ ᱠᱩᱥᱤ ᱛᱚᱵᱮ ᱪᱮ ᱪᱷᱩᱴᱠᱤ ᱢᱟᱜᱩ ᱞᱮᱠᱷᱟᱱ ᱜᱩᱡᱩᱜ ᱵᱮᱲᱟ ᱨᱮ ᱠᱟᱹᱴᱤᱡ ᱠᱚᱢ ᱧᱚᱜ ᱦᱟᱨᱠᱮᱛᱚ ᱟᱨ ᱵᱟᱠᱷᱟᱱ ᱡᱟᱹᱥᱛᱤ ᱧᱚᱜ ᱦᱟᱨᱠᱮᱛᱚ ᱱᱤᱭᱟᱹ ᱜᱮ ᱵᱟᱠᱷᱟᱱ ᱪᱮᱫ ᱪᱚᱱᱟ ᱟᱫᱚ ᱟᱯᱮ ᱠᱚ ᱢᱮᱱᱟᱜ ᱯᱮᱭᱟ ᱢᱤᱢᱤᱫ ᱜᱚᱲ ᱦᱮᱡ ᱠᱟᱛᱮ ᱵᱟᱯᱮ ᱩᱭᱩᱝ ᱵᱟᱲᱟ ᱤᱫᱤᱧᱟ ᱪᱮᱫᱟᱜ ᱥᱮ ᱵᱟᱝᱟ ᱟᱫᱚ ᱚᱱᱮ ᱩᱭᱩᱝ ᱵᱟᱲᱟ ᱪᱷᱟᱲᱟ ᱫᱚ ᱪᱮᱫ ᱞᱮ ᱜᱟᱱᱚᱜᱼᱟ ᱪᱮᱫᱟᱜ ᱵᱚᱠᱚᱲ ᱞᱮᱢᱮᱱ ᱵᱟᱹᱞᱤᱧ ᱥᱮᱴᱮᱨ ᱞᱮᱠᱷᱟᱱ ᱜᱚᱜ ᱨᱟᱯᱟᱜ ᱫᱚ ᱵᱟᱯᱮ ᱜᱟᱱᱚᱜ ᱪᱮᱫᱟᱜ ᱵᱟᱞᱮ ᱜᱟᱱᱚᱜᱼᱟ ᱫᱟᱫᱟ ᱪᱮᱫᱟᱜ ᱵᱟᱞᱮ ᱜᱟᱱᱚᱜᱼᱟ ᱚᱱᱟ ᱠᱚᱢᱟ ᱟᱞᱮ ᱵᱟᱠᱷᱨᱟ ᱜᱮ ᱛᱚᱵᱮ ᱫᱟᱫᱟ ᱚᱠᱛᱚ ᱢᱮᱱᱟᱜ ᱨᱮ ᱢᱤᱫ ᱫᱷᱟᱣ ᱵᱷᱟᱹᱜᱤ ᱴᱷᱤᱠ ᱩᱭᱦᱟᱹᱨ ᱟᱹᱪᱩᱨ ᱚᱠᱛᱚ ᱯᱟᱨᱚᱢ ᱞᱮᱱᱠᱷᱟᱱ ᱢᱩᱞᱩᱜ ᱪᱟᱸᱫᱚ ᱡᱟᱦᱟᱸ ᱛᱤᱱᱟᱹᱜ ᱢᱚᱭ ᱨᱮ ᱦᱟᱲᱟᱢ ᱠᱟᱛᱮ ᱫᱚ ᱵᱟᱝ ᱠᱚᱲᱟ ᱨᱩᱣᱟᱹᱲᱟ ᱟᱢ ᱫᱚ ᱠᱷᱟᱹᱞᱤ ᱢᱤᱫ ᱫᱷᱟᱣ ᱚᱰᱟᱨ ᱛᱮ ᱚᱰᱟᱨ ᱜᱮᱞᱮ ᱢᱮ ᱥᱚᱦᱚᱢ ᱦᱚᱭ ᱢᱮᱥᱮ ᱫᱟᱫᱟ ᱧᱮᱞᱟᱢ ᱪᱮᱠᱟ ᱵᱟᱪᱷᱟᱣ ᱠᱟᱛᱮ ᱤᱱᱴᱟᱨᱵᱷᱤᱭᱩ ᱟᱛᱮ ᱤᱧ ᱦᱤᱞᱤᱵᱚᱱ ᱟᱹᱜᱩᱣᱟᱢᱟ ᱟᱪᱪᱷᱟ ᱴᱷᱤᱠ ᱜᱮᱭᱟ ᱟᱯᱮ ᱠᱟᱹᱴᱤᱡ ᱩᱭᱦᱟᱹᱨ ᱟᱹᱪᱩᱨ ᱵᱟᱲᱟ ᱦᱚᱪᱚᱧ ᱢᱮ ᱯᱮ ᱫᱚ ᱵᱟᱝᱟ ᱫᱟᱫᱟ ᱵᱟᱨᱭᱟ ᱯᱮᱭᱟ ᱦᱟᱛ ᱨᱮ ᱢᱮᱱᱟᱜ ᱠᱚᱣᱟ ᱢᱮᱱᱛᱮᱧ ᱜᱚᱥᱟᱭ ᱵᱟᱲᱟ ᱟᱢ ᱠᱟᱱᱟ ᱢᱤᱫ ᱫᱷᱟᱣ ᱠᱚ ᱦᱟᱛ ᱪᱷᱟᱲᱟ ᱞᱮᱱᱠᱷᱟᱱ ᱱᱚᱝᱠᱟᱱ ᱚᱲᱟᱜ ᱨᱮ ᱥᱚᱵᱷᱟ ᱞᱮᱠᱟᱱ ᱠᱚᱫᱚ ᱪᱮᱫ ᱪᱚ ᱟᱫᱚ ᱵᱟᱠᱚ ᱧᱟᱢᱚᱜᱼᱟ ᱫᱟᱫᱟ ᱢᱟ ᱛᱚᱵᱮ ᱤᱱᱠᱟᱹ ᱜᱮᱞᱟᱝ ᱨᱚᱯᱚᱲ ᱫᱚᱨᱠᱟᱨ ᱠᱷᱟᱱ ᱩᱥᱟᱹᱨᱟ ᱥᱮᱫ ᱠᱷᱚᱵᱚᱨ ᱠᱟᱛᱮᱢ ᱵᱟᱲᱟᱭ ᱦᱚᱪᱚᱭᱤᱧᱟ ᱟᱪᱪᱷᱟ ᱴᱷᱤᱠ ᱜᱮᱭᱟ ᱢᱟ ᱤᱱᱠᱟᱛᱮ ᱟᱹᱭᱩᱵᱚᱜ ᱠᱟᱱᱟ ᱵᱟ ᱤᱥᱤ ᱟᱢ ᱜᱮᱥᱮᱢ ᱧᱤᱨ ᱵᱟᱹᱜᱤᱭᱟᱹᱧᱟ ᱤᱧ ᱫᱚ ᱠᱷᱟᱱ ᱟᱢ ᱩᱭᱦᱟᱹᱨ ᱛᱮ ᱱᱤᱛ ᱦᱚᱸ ᱮᱠᱞᱟ ᱜᱮ ᱢᱤᱱᱟᱹᱧᱟ ᱟᱨᱮᱧ ᱛᱟᱦᱮᱸ ᱯᱩᱨᱟ ᱠᱤᱥᱟᱱ ᱫᱷᱚᱢᱚᱠ ᱛᱮ ᱟᱢ ᱛᱟᱦᱮᱱᱮ ᱵᱟᱹᱧ ᱦᱤᱨᱚᱢ ᱟᱠᱟᱫ ᱢᱮᱭᱟ ᱟᱢ ᱵᱟᱹᱱᱩ ᱢᱮ ᱨᱮᱦᱚᱸ ᱵᱟᱹᱧ ᱦᱤᱨᱚᱢ ᱟᱢᱟ